ᱠᱚᱣᱟᱜ ᱠᱩᱨᱩᱢᱩᱴᱩ ᱛᱮ ᱟᱹᱰᱤ ᱨᱟᱹᱥᱠᱟᱹ ᱡᱚᱢᱚᱜ ᱨᱟᱹᱥᱠᱟᱹ ᱦᱚᱪᱚᱭᱮᱫ ᱵᱚᱱᱟ ᱠᱚ ᱩᱱᱠᱩ ᱟᱹᱰᱤ ᱟᱹᱰᱤ ᱥᱟᱨᱦᱟᱣ ᱞᱤᱧ ᱪᱟᱞ ᱟᱠᱚᱣᱟ ᱥᱟᱱᱟᱢ ᱠᱚᱜᱮ ᱡᱚᱦᱟᱨ ᱥᱟᱶᱛᱮ ᱞᱩᱠᱷᱤ ᱢᱩᱨᱢᱩ ᱵᱞᱚᱜ ᱪᱮᱱᱮᱞ ᱨᱮ ᱟᱯᱮ ᱡᱚᱛᱚ ᱠᱚᱜᱮ ᱟᱛᱟᱝ ᱫᱟᱨᱟᱢ ᱟᱨ ᱛᱮᱦᱮᱧ ᱫᱚ ᱟᱞᱮ ᱟᱹᱛᱩ ᱨᱮ ᱱᱚᱰᱮ ᱢᱟᱭᱫᱟᱱ ᱠᱷᱩᱱᱴᱟᱹᱣ ᱦᱩᱭᱩᱜ ᱠᱟᱱᱟ ᱟᱨ ᱡᱚᱛᱚ ᱦᱚᱲ ᱚᱲᱟᱜ ᱦᱚᱲ ᱡᱟᱦᱟᱸ ᱛᱤᱱᱟᱹᱜ ᱜᱮ ᱜᱷᱟᱨᱚᱸᱡᱽ ᱨᱤᱱᱤᱡ ᱦᱚᱲ ᱠᱚ ᱢᱮᱱᱟᱜ ᱞᱮᱭᱟ ᱡᱚᱛᱚ ᱠᱚ ᱥᱟᱯᱲᱟᱣ ᱟᱠᱟᱱᱟ ᱟᱨ ᱵᱟᱵᱟ ᱛᱟᱠᱚ ᱫᱚᱠᱚ ᱪᱟᱞᱟᱣ ᱟᱠᱟᱱᱟ ᱟᱨ ᱠᱷᱩᱱᱴᱟᱹᱣ ᱠᱚᱦᱚᱸ ᱱᱟᱜ ᱮᱦᱚᱵ ᱡᱟᱨᱣᱟ ᱟᱠᱟᱱᱟ ᱱᱤᱛᱚᱜ ᱫᱚ ᱟᱞᱮ ᱟᱹᱣᱨᱤ ᱞᱮ ᱪᱟᱞᱟᱜᱼᱟ ᱟᱨ ᱪᱟᱞᱟᱜ ᱞᱟᱹᱜᱤᱫ ᱨᱮ ᱥᱟᱯᱲᱟᱣ ᱵᱟᱲᱟ ᱠᱟᱛᱮ ᱱᱤᱛᱚᱜ ᱫᱚ ᱚᱰᱚᱠᱚᱜ ᱞᱟᱹᱜᱤᱫ ᱞᱮ ᱟᱨ ᱱᱚᱛᱮ ᱨᱮ ᱥᱟᱡᱟᱣ ᱥᱟᱯᱲᱟᱣ ᱡᱚᱛᱚ ᱦᱚᱲ ᱨᱮᱰᱤ ᱠᱟᱛᱮ ᱫᱩᱲᱩᱵ ᱟᱠᱟᱱᱟ ᱠᱚ ᱟᱨ ᱚᱰᱚᱠ ᱩᱛᱟᱹᱨᱚᱜ ᱟᱞᱮ ᱱᱟᱦᱟᱜ ᱱᱤᱛᱚᱜ ᱫᱚ ᱟᱞᱮᱭᱟᱜ ᱵᱟᱲᱜᱮ ᱨᱮᱱᱟᱜ ᱵᱟᱦᱟ ᱫᱟᱹᱭ ᱛᱤᱠᱤᱱ ᱞᱟᱜᱟᱣᱮᱜᱼᱟ ᱠᱤᱱ ᱡᱮᱜᱮᱫ ᱡᱮᱜᱮᱫ ᱢᱟᱨᱟᱝ ᱰᱷᱟᱞᱠᱟ ᱜᱮ ᱧᱮᱞᱚᱜ ᱠᱟᱱᱟ

ᱟᱨ ᱟᱹᱠᱤᱱᱟᱜ ᱟᱹᱰᱤ ᱜᱚᱦᱮᱲ ᱟᱲᱟᱝ ᱛᱮᱜᱮ ᱨᱟᱹᱥᱠᱟᱹ ᱨᱚᱢᱚᱡᱽ ᱦᱚᱪᱚ ᱠᱮᱫ ᱵᱚᱱᱟ ᱟᱹᱰᱤ ᱟᱹᱰᱤ ᱥᱟᱨᱦᱟᱣ ᱱᱤᱭᱟᱹ ᱯᱚᱨᱮ ᱫᱚᱞᱤᱧ ᱱᱮᱣᱛᱟ ᱠᱤᱱᱟ

ᱨᱟᱡᱮᱥ ᱢᱟᱨᱰᱤ ᱟᱹᱵᱤᱱ ᱴᱷᱮᱱ ᱞᱤᱧ ᱱᱮᱦᱚᱨᱚᱜᱼᱟ ᱡᱮ ᱪᱟᱬᱮ ᱠᱚ ᱪᱟᱬᱮ ᱦᱤᱡᱩᱜ ᱨᱮᱭᱟᱜ ᱵᱤᱱ ᱪᱮᱥᱴᱟᱭᱟ ᱠᱷᱩᱱᱴᱟᱹᱣ ᱧᱮᱞ ᱠᱷᱚᱡᱟᱜ ᱨᱩᱣᱟᱹᱲ ᱟᱠᱟᱱᱟᱞᱮ ᱟᱨ ᱱᱚᱛᱮ ᱨᱮ ᱯᱤᱸᱰᱟᱹ ᱥᱮᱫ ᱨᱮ ᱫᱩᱲᱩᱵ ᱵᱟᱲᱟ ᱟᱠᱟᱱᱟᱞᱮ ᱟᱨ ᱱᱚᱛᱮ ᱨᱮ ᱜᱤᱫᱽᱨᱟᱹ ᱦᱚᱯᱚᱱ ᱠᱚ ᱯᱚᱴᱠᱟ ᱠᱚ ᱫᱚᱢᱮ ᱠᱚ ᱴᱩᱭᱮᱜᱼᱟ ᱛᱮᱧᱟᱝ ᱮ ᱟᱹᱜᱩ ᱟᱠᱟᱫᱼᱟ ᱟᱫᱚᱭ ᱦᱟᱹᱴᱤᱧ ᱧᱚᱜ ᱟᱠᱟᱫ ᱠᱚᱣᱟ ᱱᱩᱠᱩ ᱫᱚ ᱟᱞᱮ ᱴᱚᱞᱟ ᱨᱤᱱᱤᱡ ᱵᱟᱹᱵᱩ ᱛᱮᱠᱚ ᱠᱟᱱᱟ ᱠᱚ ᱫᱟᱫᱟ ᱨᱤᱡ ᱜᱤᱫᱽᱨᱟᱹ ᱠᱚ ᱟᱨ ᱱᱩᱠᱩ ᱯᱟᱥᱴᱟ ᱥᱮᱫ ᱠᱷᱚᱱ ᱟᱯᱮ ᱥᱟᱱᱟᱢ ᱠᱚᱜᱮ ᱟᱨ ᱠᱷᱩᱱᱴᱟᱹᱣ ᱠᱷᱚᱡᱟᱜ ᱵᱟᱫᱟᱢ ᱠᱚᱞᱮ ᱟᱹᱜᱩ ᱛᱟᱨᱟ ᱟᱠᱟᱜᱼᱟ ᱚᱱᱟ ᱠᱚᱜᱮ ᱱᱤᱛᱚᱜ ᱫᱚ ᱠᱷᱩᱱᱴᱟᱹᱣ ᱡᱚᱢ ᱵᱟᱲᱟ ᱦᱩᱭᱩᱜ ᱠᱟᱱᱟ ᱫᱚᱢᱮ ᱱᱩᱠᱩ ᱯᱚᱴᱠᱟ ᱠᱚ ᱴᱷᱩᱭᱮᱜᱼᱟ ᱱᱚᱛᱮ ᱨᱮ

ᱱᱚᱛᱮ ᱠᱷᱚᱱ ᱦᱚᱯᱚᱱ ᱴᱤᱭᱟᱜ ᱵᱟᱞᱩᱱ ᱟᱨ ᱱᱚᱛᱮ ᱠᱷᱚᱱ ᱢᱟᱨᱟᱝ ᱵᱤᱴᱤᱭᱟᱜ ᱵᱟᱵᱩᱞ ᱛᱟᱭ ᱟᱨ ᱱᱚᱛᱮ ᱨᱮ ᱛᱤᱧᱟᱝ ᱯᱷᱳᱱ ᱨᱮ ᱵᱤᱡᱤ ᱠᱟᱱᱟᱭ ᱪᱮᱫ ᱠᱚᱢ ᱧᱮᱞᱮᱜᱼᱟ ᱛᱤᱧᱟᱝ ᱤᱭᱩᱴᱤᱭᱩᱵᱽ ᱟᱯᱮ ᱱᱩᱭ ᱫᱚ ᱥᱳᱥᱟᱞ ᱢᱤᱰᱤᱭᱟ ᱨᱮ ᱵᱮᱥᱛᱚ ᱟᱠᱟᱱᱟᱭ ᱱᱚᱛᱮ ᱠᱷᱚᱱ ᱞᱟᱹᱰᱩ ᱞᱟᱹᱰᱩ ᱠᱟᱱᱟ ᱧᱮᱞ ᱦᱚᱸ ᱵᱟᱭ ᱧᱮᱞᱚᱜ ᱠᱟᱱᱟ ᱱᱚᱣᱟ ᱫᱚ ᱤᱱᱟᱹ ᱥᱟᱢᱟᱱ ᱠᱚ ᱠᱟᱱᱟ ᱚ ᱦᱚ ᱞᱮᱵᱮᱥᱴᱤᱠ ᱠᱚ ᱦᱚᱸ ᱱᱚᱛᱮ ᱨᱮ ᱫᱟᱠᱟᱭ ᱞᱩᱭᱮᱜᱼᱟ ᱫᱟᱹᱭ ᱱᱤᱛᱚᱜ ᱫᱚ ᱫᱟᱠᱟ ᱠᱚᱞᱮ ᱡᱚᱢᱟ ᱦᱟᱱᱛᱮ ᱨᱮ ᱛᱟᱞᱟ ᱫᱟᱹᱭ ᱩᱛᱩ ᱠᱚᱦᱚᱸ ᱞᱚᱞᱚ ᱠᱮᱜᱼᱟᱭ ᱦᱳᱭ ᱛᱚ ᱵᱮᱴᱟ ᱫᱚ ᱱᱟᱦᱟᱜ ᱡᱚᱢ ᱜᱮᱭᱟ ᱱᱟᱦᱟᱜ ᱟᱵᱚ ᱱᱤᱛᱚᱜ ᱯᱩᱱ ᱦᱚᱲ ᱵᱚ ᱡᱚᱢᱟ ᱯᱟᱛᱲᱟ ᱨᱮ ᱫᱟᱠᱟ ᱟᱨ ᱯᱷᱩᱲᱩᱜ ᱨᱮ ᱥᱤᱢ ᱡᱤᱞ ᱩᱛᱩ ᱱᱤᱛᱚᱜ ᱫᱚ ᱫᱟᱠᱟ ᱠᱚ ᱡᱚᱢ ᱵᱟᱲᱟ ᱠᱟᱛᱮ ᱫᱩᱲᱩᱵ ᱦᱩᱭ ᱟᱠᱟᱱᱟ ᱟᱨ ᱤᱧ ᱫᱚ ᱰᱨᱮᱥ ᱠᱚ ᱵᱤᱱᱟᱹ ᱪᱮᱧᱡᱽ ᱛᱮᱜᱮ ᱡᱩᱭᱮᱞᱨᱤ ᱠᱚᱦᱚᱸ ᱵᱤᱱᱟᱹ ᱛᱩᱫ ᱵᱟᱲᱟ ᱛᱮᱜᱮ ᱫᱟᱠᱟ ᱠᱚ ᱡᱚᱢ ᱠᱤᱧ ᱟᱨ ᱱᱤᱛᱚᱜ ᱫᱚ ᱱᱟᱦᱟᱜ ᱤᱧ ᱫᱚ ᱰᱨᱮᱥ ᱠᱚ ᱪᱮᱧᱡᱽ ᱟᱹᱧ ᱟᱨ ᱡᱟᱹᱯᱤᱫ ᱦᱩᱭᱩᱜᱼᱟ ᱟᱨ ᱫᱟᱹᱭ ᱛᱮᱠᱚ ᱦᱚᱸ ᱡᱚᱢ ᱵᱟᱲᱟ ᱠᱟᱛᱮ ᱨᱟᱪᱟ ᱥᱮᱫ ᱨᱮ ᱚᱱᱛᱮ ᱨᱮ ᱠᱟᱛᱷᱟ ᱵᱟᱲᱟᱜ ᱠᱟᱱᱟ ᱠᱚ ᱛᱚᱵᱮ ᱴᱷᱤᱠ ᱜᱮᱭᱟ ᱛᱮᱦᱮᱧᱟᱜ ᱥᱚᱦᱨᱟᱭ ᱨᱮᱱᱟᱜ ᱱᱚᱣᱟ ᱠᱷᱩᱱᱴᱟᱹᱣ ᱪᱮᱫ ᱞᱮᱠᱟ ᱵᱩᱡᱷᱟᱹᱣ ᱠᱮᱜᱼᱟ ᱯᱮ ᱠᱚᱢᱮᱱᱴ ᱠᱟᱛᱮ ᱞᱟᱹᱭ ᱛᱟᱵᱚᱱ ᱯᱮ ᱱᱟᱦᱟᱜ ᱟᱨ ᱧᱟᱯᱟᱢᱟᱵᱚᱱ ᱟᱨᱦᱚᱸ ᱱᱚᱝᱠᱟ ᱜᱮ ᱫᱚᱥᱟᱨ ᱵᱞᱚᱜ ᱨᱮ ᱛᱟᱺᱜᱤ ᱛᱟᱦᱮᱱ ᱛᱟᱵᱚᱱ ᱯᱮ ᱞᱚᱜᱚᱱ ᱜᱮ ᱦᱤᱡᱩᱜᱼᱟ ᱱᱟᱦᱟᱜ ᱴᱷᱤᱠ ᱜᱮᱭᱟ ᱛᱚᱵᱮ ᱥᱟᱱᱟᱢ ᱠᱚ ᱱᱟᱯᱟᱭ ᱨᱮ ᱛᱟᱦᱮᱱ ᱛᱟᱵᱚᱱ ᱯᱮ ᱢᱟ ᱮᱱᱠᱷᱟᱱ ᱥᱟᱱᱟᱢ ᱠᱚᱜᱮ ᱡᱚᱦᱟᱨ